ᱡᱚᱦᱟᱨ ᱜᱮ ᱛᱮᱜᱳ ᱥᱟᱹᱜᱩᱱ ᱥᱟᱸᱫᱮᱥ ᱞᱟᱭᱤᱵᱷ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱟᱢ ᱠᱚᱜᱮ ᱥᱟᱹᱜᱩᱱ ᱫᱟᱨᱟᱢ ᱛᱚ ᱛᱮᱦᱮᱧ ᱟᱵᱚ ᱵᱚᱱ ᱵᱟᱲᱟᱭ ᱜᱮᱭᱟ ᱯᱚᱥᱪᱤᱢ ᱵᱚᱝᱜᱚ ᱟᱥᱮᱠᱟ ᱥᱚᱝᱜᱚᱴᱷᱚᱱ ᱫᱩ ᱫᱮᱞᱟᱭ ᱛᱮ ᱡᱟᱦᱟᱸ ᱪᱚᱵᱵᱤᱥᱮ ᱥᱮᱯᱴᱮᱢᱵᱚᱨ ᱠᱳᱞᱠᱟᱛᱟ ᱨᱟᱱᱤ ᱨᱟᱥᱢᱚᱱᱤ ᱨᱳᱰ ᱵᱤᱠᱠᱷᱳᱵᱽ ᱥᱚᱢᱟᱵᱮᱥ ᱛᱚ ᱱᱚᱰᱮ ᱦᱟᱸᱜ ᱜᱚᱢᱠᱮ ᱵᱚᱱ ᱧᱟᱢ ᱟᱠᱟᱫ ᱠᱚᱣᱟ ᱜᱚᱢᱠᱮ ᱡᱚᱦᱟᱨ ᱜᱮ ᱦᱮᱸ ᱡᱚᱦᱟᱨ ᱜᱮ ᱟᱪᱪᱷᱟ ᱜᱚᱢᱠᱮ ᱟᱹᱵᱤᱱᱟᱜ ᱩᱯᱨᱩᱢ ᱠᱟᱹᱴᱤᱡ ᱞᱟᱹᱭ ᱵᱤᱱ ᱟᱹᱞᱤᱧ ᱫᱚ ᱵᱤᱨᱵᱷᱩᱢ ᱰᱤᱥᱴᱨᱤᱠ ᱠᱷᱚᱱ ᱞᱤᱧ ᱦᱮᱡ ᱟᱠᱟᱱᱟ ᱮᱥᱮᱠᱟ ᱨᱮᱱ ᱡᱮᱞᱟ ᱯᱨᱮᱥᱤᱰᱮᱱᱴ ᱠᱟᱱᱟᱞᱤᱧ ᱟᱪᱪᱷᱟ ᱜᱚᱢᱠᱮ ᱟᱯᱮ ᱵᱤᱨᱵᱷᱩᱢ ᱠᱷᱚᱱ ᱦᱟᱸᱜ ᱛᱤᱱᱟᱹᱜ ᱜᱟᱱ ᱦᱚᱲ ᱯᱮ ᱦᱮᱡ ᱠᱟᱱᱟ ᱟᱞᱮ ᱵᱤᱨᱵᱷᱩᱢ ᱠᱷᱚᱱ ᱢᱳᱴᱟᱢᱩᱴᱤ ᱛᱤᱱᱥᱚ ᱜᱟᱱ ᱦᱚᱲ ᱞᱮ ᱦᱮᱡ ᱠᱟᱱᱟ ᱛᱮᱦᱮᱧᱟᱜ ᱡᱟᱦᱟᱸ ᱫᱟᱹᱵᱤ ᱠᱚ ᱢᱮᱱᱟᱜᱼᱟ ᱱᱚᱣᱟ ᱠᱚ ᱟᱛᱮ ᱦᱟᱸᱜ ᱛᱷᱚᱲᱟ ᱞᱟᱹᱭ ᱟᱵᱚᱱ ᱢᱩᱞᱚᱛᱚ ᱛᱮᱦᱮᱧ ᱫᱚ ᱫᱟᱹᱵᱤ ᱟᱞᱮᱭᱟᱜ ᱢᱮᱱᱟᱜᱼᱟ ᱚᱵᱤᱞᱚᱢᱵᱮ ᱯᱨᱤᱛᱷᱚᱠ ᱥᱟᱨᱤ ᱫᱷᱚᱨᱚᱢ ᱠᱳᱰ ᱫᱤᱛᱮ ᱦᱚᱵᱮ ᱟᱞᱮ ᱨᱟᱡᱽᱡᱚ ᱥᱚᱨᱠᱟᱨ ᱮᱵᱚᱝ ᱢᱩᱠᱷᱭᱚᱢᱚᱱᱛᱨᱤ ᱴᱷᱮᱱ ᱱᱚᱣᱟ ᱫᱟᱹᱵᱤ ᱞᱮ ᱫᱚᱦᱚ ᱟᱠᱟᱫᱼᱟ ᱚᱵᱤᱞᱚᱢᱵᱮ ᱯᱚᱥᱪᱤᱢ ᱵᱚᱝᱜᱚ ᱵᱤᱫᱷᱟᱱ ᱥᱚᱵᱷᱟᱭ ᱮ ᱮᱱ ᱴᱤ ᱟᱭ ᱤᱭᱩ ᱥᱤ ᱥᱤ ᱵᱤᱞ ᱚᱱᱩᱢᱳᱫᱚᱱ ᱠᱚᱨᱛᱮ ᱦᱚᱵᱮ ᱛᱤᱱ ᱱᱚᱢᱵᱚᱨ ᱨᱮ ᱦᱩᱭᱩᱜ ᱠᱟᱱᱟ ᱚ ᱟᱹᱫᱤᱵᱟᱹᱥᱤᱭᱟᱹᱫᱮᱨ ᱥᱚᱢᱯᱨᱚᱫᱟᱭ ᱟᱹᱫᱤᱵᱟᱹᱥᱤ ᱢᱚᱨᱡᱟᱫᱟ ᱯᱨᱚᱫᱟᱱ ᱠᱚᱨᱟᱨ ᱥᱚᱨᱠᱟᱨᱤ ᱪᱚᱠᱨᱟᱱᱛᱚ ᱵᱮᱨᱛᱷᱚ ᱠᱚᱨᱛᱮ ᱦᱚᱵᱮ ᱪᱟᱨ ᱱᱚᱢᱵᱚᱨ ᱦᱩᱭᱩᱜ ᱠᱟᱱᱟ ᱥᱟᱶᱛᱟᱞᱤ

ᱠᱷᱩᱱ ᱠᱮᱫᱮᱭᱟ ᱛᱚ ᱱᱚᱣᱟ ᱵᱟᱨᱮᱛᱮ ᱟᱢ ᱪᱮᱫ ᱮᱢ ᱞᱟᱹᱭ ᱞᱟᱹᱜᱤᱫᱚᱜ ᱠᱟᱱᱟ ᱱᱚᱣᱟ ᱵᱟᱨᱮ ᱛᱮᱫᱚ ᱤᱧᱤᱧ ᱞᱟᱹᱭᱟ ᱟᱞᱮ ᱛᱮᱦᱮᱧ ᱡᱟᱦᱟᱸ ᱚᱱᱟ ᱦᱚᱸ ᱢᱤᱫ ᱥᱟᱠᱟᱢ ᱫᱚᱦᱚ ᱦᱩᱭ ᱟᱠᱟᱱᱟ ᱦᱟᱸᱜ ᱢᱤᱫᱴᱮᱡ ᱰᱤᱢᱟᱱᱰ ᱫᱚᱦᱚ ᱦᱩᱭ ᱟᱠᱟᱱᱟ ᱡᱟᱛᱮ ᱩᱱᱤ ᱟᱥᱟᱢᱤ ᱮᱵᱚᱝ ᱡᱟᱦᱟᱸᱭ ᱠᱟᱱᱟᱭ ᱫᱷᱚᱨᱥᱚᱱᱠᱟᱨᱤ ᱩᱱᱤ ᱠᱚᱴᱷᱳᱨ ᱛᱚᱢᱚ ᱠᱚᱴᱷᱳᱨ ᱥᱟᱥᱛᱤᱭ ᱧᱟᱢ ᱮᱵᱚᱝ ᱯᱷᱟᱥᱤ ᱥᱟᱡᱟᱭ ᱧᱟᱢ ᱱᱚᱣᱟ ᱜᱮ ᱟᱞᱮ ᱫᱟᱹᱵᱤ ᱞᱮ ᱫᱚᱦᱚ ᱟᱠᱟᱫᱼᱟ ᱥᱚᱨᱠᱟᱨ ᱴᱷᱮᱱ ᱟᱪᱪᱷᱟ ᱜᱚᱢᱠᱮ ᱱᱚᱜᱼᱚᱭ ᱡᱮ ᱱᱚᱣᱟ ᱨᱮᱱᱟᱜ ᱵᱟᱲ ᱵᱟᱲᱟᱝ ᱫᱚ ᱢᱮᱱ ᱫᱚ ᱛᱮᱦᱮᱧ ᱨᱟᱢᱯᱩᱨ ᱦᱟᱴ ᱨᱮ ᱦᱩᱭᱱᱟ ᱟᱨᱦᱚᱸ ᱱᱚᱝᱠᱟ ᱡᱮ ᱱᱚᱣᱟ ᱨᱮᱱᱟᱜ ᱤᱭᱟᱹ ᱦᱩᱭᱩᱜ ᱠᱟᱱᱟ ᱱᱚᱣᱟ ᱞᱟᱹᱜᱤᱫ ᱛᱮ ᱟᱵᱚ ᱱᱤᱭᱟᱹ ᱪᱷᱟᱲᱟ ᱟᱨᱦᱚᱸ ᱪᱮᱫ ᱪᱮᱫ ᱥᱴᱮᱯ ᱵᱚᱱ ᱦᱟᱛᱟᱣ ᱞᱮᱠᱷᱟᱱ ᱵᱷᱟᱹᱜᱤ ᱦᱩᱭᱩᱜᱼᱟ ᱱᱚᱣᱟ ᱵᱟᱠᱷᱨᱟ ᱛᱮᱫᱚ ᱤᱧᱟᱹᱜ ᱢᱚᱱᱮ ᱦᱚᱭ ᱟᱨᱚ ᱟᱵᱚ ᱟᱱᱫᱳᱞᱚᱱ ᱡᱟᱹᱨᱤ ᱫᱚᱦᱚᱭ ᱦᱩᱭᱩᱜ ᱛᱟᱵᱚᱱᱟ ᱮᱵᱚᱝ ᱥᱚᱪᱮᱛᱚᱱᱚᱛᱟ ᱴᱚᱞᱟ ᱯᱟᱲᱟ ᱠᱷᱚᱱ ᱮᱵᱚᱝ ᱤᱥᱠᱩᱞ ᱨᱮ ᱜᱚᱴᱟ ᱜᱮ ᱠᱤᱱᱛᱩ ᱥᱚᱪᱮᱛᱚᱱ ᱵᱟᱲᱦᱟᱣ ᱦᱩᱭᱩᱜ ᱛᱟᱵᱚᱱᱟ ᱛᱚ ᱛᱮᱦᱮᱧᱟᱜ ᱱᱚᱣᱟ ᱫᱟᱹᱵᱤ ᱨᱮ ᱡᱟᱦᱟᱸ ᱢᱮᱱᱟᱜ ᱠᱟᱫᱟ ᱛᱮᱦᱮᱧᱟᱜ ᱡᱟᱦᱟᱸ ᱫᱟᱹᱵᱤ ᱟᱛᱮ ᱛᱮᱦᱮᱧ ᱢᱟᱱᱚᱱᱤᱭᱚ ᱢᱩᱠᱠᱷᱚ ᱢᱚᱱᱛᱨᱤ ᱥᱟᱶ ᱨᱟᱡᱽᱡᱚᱯᱟᱞ ᱴᱷᱮᱱ ᱧᱟᱯᱟᱢ ᱦᱩᱭᱩᱜ ᱠᱟᱱᱟ ᱱᱚᱰᱮ ᱦᱚᱸ ᱢᱮᱱᱟᱜ ᱠᱟᱫᱟ ᱡᱟᱦᱟᱸ ᱫᱚ ᱥᱟᱱᱛᱟᱲᱤ ᱢᱤᱰᱤᱭᱟᱢ ᱵᱤᱨᱫᱟᱹᱜᱟᱲ ᱠᱚ ᱱᱚᱣᱟ ᱨᱮᱱ ᱡᱮ ᱢᱟᱪᱮᱫ ᱱᱤᱛ ᱦᱟᱹᱨᱤᱡ ᱛᱮ ᱱᱚᱣᱟ ᱨᱮᱱᱟᱜ ᱛᱚ ᱟᱹᱰᱤ ᱫᱤᱱ ᱠᱷᱚᱱ ᱟᱵᱚᱣᱟᱜ ᱟᱱᱫᱳᱞᱚᱱ ᱪᱟᱞᱟᱜ ᱠᱟᱱᱟ ᱱᱤᱛ ᱦᱚᱸ ᱵᱟᱠᱚ ᱱᱤᱭᱳᱜᱚᱜ ᱠᱟᱱᱟ ᱱᱚᱣᱟ ᱵᱟᱨᱮ ᱛᱮ ᱛᱷᱚᱲᱟ ᱞᱟᱹᱭ ᱛᱟᱵᱚᱱ ᱢᱮ ᱱᱚᱣᱟ ᱫᱚ ᱥᱚᱨᱠᱟᱨᱟᱜ ᱜᱟᱹᱯᱷᱤᱞᱚᱛᱤ ᱠᱟᱱᱟ ᱟᱵᱚ ᱱᱚᱜᱼᱚᱭ ᱤᱥᱠᱩᱞ ᱵᱚᱱ ᱪᱟᱹᱞᱩ ᱦᱚᱪᱚ ᱠᱟᱫᱟ ᱥᱠᱩᱞ ᱵᱚᱱ ᱪᱟᱹᱞᱩ ᱦᱚᱪᱚ ᱟᱠᱟᱫ ᱨᱮᱦᱚᱸ ᱡᱮ ᱟᱡᱽ ᱯᱚᱨᱡᱚᱱᱛᱚ ᱥᱤᱠᱠᱷᱟ ᱫᱚ ᱢᱤᱫᱴᱟᱝ ᱢᱤᱫᱴᱟᱝ ᱢᱳᱣᱞᱤᱠ ᱚᱫᱷᱤᱠᱟᱨ ᱥᱤᱠᱠᱷᱟ ᱫᱚ ᱡᱚᱛᱚ ᱦᱚᱲ ᱵᱚᱱ ᱵᱟᱲᱟᱭᱟ ᱢᱳᱣᱞᱤᱠ ᱚᱫᱷᱤᱠᱟᱨ ᱠᱟᱱᱟ ᱠᱤᱱᱛᱩ ᱥᱚᱨᱠᱟᱨ ᱱᱚᱣᱟ ᱠᱳᱱᱳ ᱜᱩᱨᱩᱛᱛᱚ ᱵᱟᱭ ᱮᱢᱟ ᱟᱵᱚᱱ ᱠᱟᱱᱟ ᱱᱚᱣᱟ ᱟᱵᱚ ᱦᱚᱸ ᱟᱨᱚ ᱡᱳᱨᱫᱟᱨ ᱛᱮ ᱱᱚᱝᱠᱟ ᱪᱮ ᱱᱚᱜᱼᱚᱭ ᱛᱮᱦᱮᱧ ᱵᱚᱱ ᱦᱮᱡ ᱟᱠᱟᱱᱟ ᱟᱵᱚ ᱨᱳᱰ ᱦᱚᱸ ᱡᱟᱢ ᱦᱩᱭᱩᱜ ᱛᱟᱵᱚᱱᱟ ᱵᱟᱵᱚᱱ ᱡᱟᱢ ᱞᱮᱠᱷᱟᱱ ᱦᱚᱭᱛᱳ ᱥᱚᱨᱠᱟᱨ ᱟᱵᱚᱣᱟᱜ ᱵᱟᱵᱚᱱ ᱦᱤᱞᱟᱹᱣ ᱦᱚᱪᱚ ᱫᱟᱲᱮᱣᱟᱭᱟ ᱱᱚᱝᱠᱟ ᱵᱩᱡᱷᱟᱹᱜ ᱠᱟᱱᱟ ᱟᱹᱰᱤ ᱟᱸᱴ ᱩᱱᱤ ᱦᱚᱸ ᱚᱵᱚᱦᱮᱞᱟᱭᱮᱫ ᱵᱚᱱᱟ ᱠᱚ ᱵᱟᱠᱚ ᱜᱩᱨᱩᱛᱛᱚ ᱠᱟᱱᱟ ᱟᱵᱚ ᱡᱮ ᱥᱟᱫᱷᱤᱱ ᱵᱷᱟᱨᱚᱛ ᱵᱚᱨᱥᱚ ᱨᱮᱵᱚᱱ ᱵᱟᱥᱚᱜ ᱠᱟᱱᱟ ᱱᱚᱣᱟ ᱦᱚᱸ ᱥᱚᱱᱫᱮᱦᱚ ᱵᱩᱡᱷᱟᱹᱜ ᱠᱟᱱᱟ ᱡᱟᱦᱟᱸ ᱟᱵᱚ ᱟᱹᱫᱤᱵᱟᱹᱥᱤ ᱪᱮᱛᱟᱱ ᱨᱮ ᱚᱢᱚᱱᱚᱡᱳᱜᱽ ᱥᱚᱨᱠᱟᱨ ᱯᱟᱦᱴᱟ ᱠᱷᱚᱱᱮ ᱠᱟᱹᱢᱤᱭᱮᱫᱟ ᱱᱚᱣᱟ ᱦᱤᱥᱟᱹᱵ ᱛᱮ ᱵᱩᱡᱷᱟᱹᱜ ᱠᱟᱱᱟ ᱱᱤᱭᱟᱹᱜᱮ ᱟᱹᱰᱤ ᱟᱹᱰᱤ ᱥᱟᱨᱦᱟᱣ ᱜᱚᱢᱠᱮ ᱛᱮᱦᱮᱧ ᱟᱵᱚ ᱱᱚᱣᱟ ᱥᱟᱹᱜᱩᱱ ᱥᱟᱸᱫᱮᱥ ᱞᱟᱭᱤᱵᱷ ᱨᱮᱵᱚᱱ ᱧᱟᱢ ᱞᱮᱫᱮᱭᱟ ᱢᱟ ᱮᱱᱠᱷᱟᱱ ᱥᱟᱱᱟᱢ ᱠᱚᱜᱮ ᱡᱚᱦᱟᱨ